ᱱᱚᱜᱼᱚᱭ ᱵᱷᱤᱲ ᱮᱦᱚᱵ ᱟᱠᱟᱱ ᱛᱟᱵᱚᱱᱟ ᱛᱚ ᱱᱤᱭᱟᱹᱜᱮ ᱱᱚᱰᱮ ᱛᱤᱱᱟᱹᱜ ᱫᱚᱠᱟᱱᱫᱟᱨ ᱠᱚ ᱞᱟᱜᱟᱣ ᱟᱠᱟᱫ ᱛᱟᱵᱚᱱᱟ ᱩᱱᱠᱩ ᱚᱠᱟ ᱠᱚᱨᱮ ᱠᱷᱚᱱ ᱠᱚ ᱦᱮᱡ ᱟᱠᱟᱱ ᱛᱟᱵᱚᱱᱟ ᱥᱮ ᱪᱮᱫ ᱠᱚᱨᱮᱱᱟᱜ ᱫᱚᱠᱟᱱ ᱠᱚ ᱞᱟᱜᱟᱣ ᱟᱠᱟᱫ ᱛᱟᱵᱚᱱᱟ ᱚᱱᱟ ᱠᱚᱜᱮ ᱵᱚᱱ ᱛᱮᱦᱮᱧᱟᱜ ᱵᱷᱤᱰᱤᱭᱳ ᱨᱮᱫᱚ ᱵᱚᱱ ᱮᱠᱥᱯᱞᱳᱨᱟ ᱛᱚ ᱱᱚᱛᱮ ᱠᱷᱚᱱ ᱯᱟᱹᱦᱤᱞ ᱵᱚᱱ ᱧᱮᱞ ᱞᱟᱦᱟᱭᱟ ᱱᱚᱰᱮ ᱡᱟᱦᱟᱸ ᱱᱤᱭᱟᱹ ᱠᱚ ᱵᱳᱨᱰ ᱠᱚ ᱞᱟᱜᱟᱣ ᱟᱠᱟᱫ ᱢᱟᱨᱟᱝ ᱵᱩᱨᱩ ᱟᱭᱩᱨᱵᱮᱫᱤᱠ ᱟᱥᱨᱚᱢ ᱱᱚᱰᱮ ᱫᱚ ᱡᱟᱦᱟᱸᱭ ᱫᱚ ᱵᱟᱦᱨᱮ ᱠᱷᱚᱱ ᱠᱚ ᱦᱤᱡᱩᱜ ᱠᱟᱱ ᱛᱟᱵᱚᱱᱟ ᱪᱮᱛᱟᱱ ᱠᱷᱚᱱ ᱠᱚ ᱯᱷᱮᱰᱚᱜ ᱠᱟᱱ ᱛᱟᱵᱚᱱᱟ ᱛᱚ ᱩᱱᱠᱩ ᱠᱚ ᱡᱟᱦᱟᱸᱭ ᱠᱟᱴᱟ ᱠᱚ ᱦᱟᱹᱥᱩᱭᱮᱫ ᱠᱚᱣᱟ ᱥᱮ ᱛᱤ ᱠᱚ ᱦᱟᱹᱥᱩᱭᱮᱫ ᱠᱚᱣᱟ ᱩᱱᱠᱩ ᱨᱟᱱ ᱞᱟᱹᱜᱤᱫ ᱟᱭᱢᱟ ᱠᱤᱪᱷᱩ ᱡᱟᱹᱲᱤ ᱵᱩᱴᱤ ᱱᱚᱰᱮ ᱧᱟᱢᱚᱜ ᱠᱟᱱᱟ ᱯᱷᱤᱨ ᱱᱚᱰᱮ ᱫᱚ ᱫᱟᱜ ᱠᱚᱠᱚ ᱧᱩ ᱦᱚᱪᱚᱭᱮᱫ ᱠᱚᱣᱟ ᱱᱚᱜᱼᱚᱭ ᱱᱚᱰᱮ ᱱᱤᱭᱟᱹ ᱫᱚ ᱛᱟᱭᱚᱢ ᱛᱮᱵᱚᱱ ᱮᱠᱥᱯᱞᱳᱨᱟ ᱦᱟᱸᱜ ᱯᱷᱤᱨ ᱱᱚᱜᱼᱚᱭ ᱱᱚᱰᱮ ᱫᱚ ᱠᱤᱪᱨᱤᱡ ᱫᱚᱠᱟᱱ ᱢᱮᱱᱟᱜ ᱛᱟᱠᱚ ᱱᱚᱰᱮ ᱫᱚ ᱥᱟᱹᱲᱤ ᱠᱩᱲᱤ ᱜᱤᱫᱽᱨᱟᱹᱣᱟᱜ ᱥᱮ ᱜᱚᱜᱚ ᱦᱚᱲ ᱠᱚᱣᱟᱜ ᱠᱚ ᱟᱹᱠᱷᱨᱤᱧᱫᱟ ᱯᱷᱤᱨ ᱟᱹᱰᱤ ᱡᱟᱹᱥᱛᱤ ᱠᱚ ᱦᱟᱛᱟᱣᱮᱫ ᱠᱟᱱ ᱛᱟᱵᱚᱱᱟ ᱱᱚᱛᱮ ᱫᱚ ᱟᱸᱜᱼᱥᱟᱨ ᱠᱚ ᱡᱟᱦᱟᱸ ᱫᱚ ᱟᱵᱚᱣᱟᱜ ᱟᱸᱜᱼᱥᱟᱨ ᱥᱟᱱᱛᱟᱲ ᱦᱚᱯᱚᱱᱟᱜ ᱟᱹᱨᱤᱪᱟᱹᱞᱤ ᱨᱮ ᱡᱟᱦᱟᱸ ᱫᱚ ᱵᱟᱯᱞᱟ ᱨᱮ ᱵᱤᱦᱟᱹ ᱨᱮ ᱥᱮ ᱡᱟᱦᱟᱱᱟᱜ ᱤᱭᱟᱹ ᱠᱚᱨᱮ ᱥᱮ ᱥᱤᱠᱟᱨ ᱨᱮᱦᱚᱸ ᱥᱮ ᱟᱭᱢᱟ ᱠᱤᱪᱷᱩ ᱚᱱᱠᱟᱱᱟᱜ ᱤᱭᱟᱹ ᱨᱮ ᱢᱮᱱᱟᱜᱼᱟ ᱠᱤ ᱱᱤᱭᱟᱹ ᱟᱜᱼᱥᱟᱨ ᱞᱟᱜᱟᱜ ᱛᱟᱵᱚᱱ ᱛᱟᱦᱮᱱᱟ ᱯᱷᱤᱨ ᱱᱚᱜᱼᱚᱭ ᱱᱤᱛᱚᱜ ᱫᱚ ᱠᱤᱛᱟᱹᱵ ᱫᱚᱠᱟᱱ ᱢᱮᱱᱟᱜᱼᱟ ᱡᱟᱦᱟᱸ ᱫᱚ ᱟᱵᱚᱣᱟᱜ ᱯᱟᱹᱨᱥᱤ ᱨᱮᱭᱟᱜ ᱟᱵᱚᱣᱟᱜ ᱫᱷᱚᱨᱚᱢ ᱨᱮᱭᱟᱜ ᱥᱮ ᱟᱵᱚᱣᱟᱜ ᱥᱚᱢᱟᱡᱽ ᱨᱮᱭᱟᱜ ᱚᱱᱠᱟᱱᱟᱜ ᱥᱟᱱᱟᱢ ᱨᱮᱭᱟᱜ ᱠᱤᱛᱟᱹᱵ ᱱᱚᱰᱮ ᱟᱹᱜᱩ ᱟᱠᱟᱫ ᱛᱟᱵᱚᱱᱟ ᱱᱩᱭ ᱵᱚᱭᱦᱟ ᱯᱷᱤᱨ ᱱᱚᱜᱼᱚᱭ ᱱᱤᱛᱚᱜ ᱠᱤᱪᱨᱤᱡ ᱫᱚᱠᱟᱱ ᱢᱮᱱᱟᱜᱼᱟ ᱱᱩᱭ ᱵᱤᱴᱤ ᱵᱚᱱ ᱠᱩᱞᱤᱭᱮᱭᱟ ᱠᱤᱪᱨᱤᱡ ᱚᱠᱟ ᱠᱷᱚᱱᱮ ᱟᱹᱜᱩ ᱟᱠᱟᱫ ᱛᱟᱵᱚᱱᱟ ᱟᱨ ᱪᱮᱫ ᱠᱚ ᱪᱤᱠᱟᱭᱮᱫᱟ ᱪᱮᱫ ᱠᱚ ᱞᱟᱹᱭ ᱠᱟᱱᱟ ᱡᱚᱦᱟᱨ ᱜᱮ ᱵᱤᱴᱤ ᱡᱚᱦᱟᱨ ᱜᱮ ᱚᱲᱟᱜ ᱫᱚ ᱚᱠᱟᱨᱮ ᱳᱭᱮᱥᱴ ᱵᱮᱝᱜᱚᱞ ᱳᱭᱮᱥᱴ ᱵᱮᱝᱜᱚᱞ ᱵᱟᱝ ᱛᱚ ᱱᱩᱭ ᱫᱚ ᱳᱭᱮᱥᱴ ᱵᱮᱝᱜᱚᱞ ᱨᱮᱱ ᱠᱟᱱ ᱛᱟᱵᱚᱱᱟᱭ ᱱᱚᱰᱮ ᱥᱤᱛᱩᱝ ᱤᱭᱟᱹᱛᱮ ᱴᱨᱟᱯᱚᱞ ᱦᱚᱸ ᱛᱷᱚᱲᱟ ᱜᱟᱱᱮ ᱞᱟᱛᱟᱨ ᱧᱚᱜ ᱟᱠᱟᱫ ᱛᱟᱵᱚᱱ ᱛᱟᱦᱮᱱᱟ ᱯᱷᱤᱨ ᱱᱚᱣᱟ ᱱᱤᱛᱚᱜ ᱵᱟᱦᱟ ᱠᱚᱠᱚ ᱟᱹᱠᱷᱨᱤᱧᱮᱫ ᱠᱟᱱ ᱛᱟᱵᱚᱱᱟ ᱟᱹᱰᱤ ᱪᱮᱦᱨᱟ ᱧᱮᱞᱚᱜ ᱠᱟᱱᱟ ᱡᱟᱦᱟᱸᱭᱟᱜ ᱫᱚ ᱡᱟᱦᱟᱸᱭᱟᱜ ᱫᱚ ᱵᱟᱦᱟ ᱢᱟᱱᱮ ᱟᱞᱢᱟᱨᱤ ᱠᱚ ᱚᱲᱟᱜ ᱠᱚᱨᱮ ᱢᱮᱱᱟᱜ ᱛᱟᱠᱚᱣᱟ ᱚᱱᱠᱟᱱ ᱠᱚ ᱦᱚᱲ ᱵᱟᱦᱟ ᱠᱚ ᱞᱟᱜᱟᱣ ᱛᱟᱦᱮᱱᱟ ᱥᱮ ᱡᱟᱦᱟᱱᱟᱜ ᱪᱮᱦᱨᱟ ᱧᱮᱞᱚᱜ ᱞᱟᱹᱜᱤᱫ ᱚᱲᱟᱜ ᱠᱚ ᱯᱷᱤᱨ ᱱᱚᱜᱼᱚᱸᱭ ᱱᱚᱛᱮ ᱫᱚ ᱧᱮᱞᱚᱜᱚᱜ ᱠᱟᱱᱟ ᱤᱭᱟᱹ ᱠᱚ ᱡᱟᱦᱟᱸ ᱫᱚ ᱢᱟᱨᱟᱜ ᱯᱤᱧᱪᱟᱹᱨ ᱠᱚ ᱟᱹᱠᱷᱨᱤᱧᱫᱟ ᱯᱷᱤᱨ ᱯᱞᱟᱥ ᱚᱱᱟ ᱨᱮ ᱡᱷᱩᱱᱠᱟᱹ ᱢᱮᱱᱟᱜ ᱛᱟᱭᱟ ᱡᱟᱦᱟᱸ ᱫᱚ ᱟᱵᱚ ᱡᱷᱩᱱᱠᱟᱹ ᱜᱟᱹᱭ ᱰᱟᱝᱨᱟ ᱦᱚᱸ ᱵᱚᱱ ᱮᱢᱟ ᱠᱚ ᱛᱟᱦᱮᱱᱟ ᱞᱟᱜᱟᱣ ᱟᱠᱚ ᱛᱟᱦᱮᱱᱟ ᱯᱷᱤᱨ ᱤᱭᱟᱹ ᱦᱚᱸ ᱟᱵᱚ ᱜᱤᱫᱽᱨᱟᱹ ᱠᱚᱦᱚᱸ ᱠᱚ ᱦᱚᱨᱚᱜᱽ ᱛᱟᱦᱮᱱᱟ ᱥᱮ ᱟᱵᱚᱣᱟᱜ ᱡᱟᱦᱟᱸ ᱫᱚ ᱵᱟᱯᱞᱟ ᱜᱷᱟᱹᱲᱤᱡ ᱵᱚᱱ ᱦᱚᱨᱚᱜᱽ ᱛᱟᱦᱮᱱᱟ

ᱱᱚᱰᱮ ᱫᱚ ᱟᱵᱚᱣᱟᱜ ᱱᱚᱣᱟ ᱮᱱᱮᱡ ᱥᱮᱨᱮᱧ ᱠᱚᱨᱮᱱᱟᱜ ᱥᱟᱯᱟᱵ ᱜᱮ ᱦᱮᱱᱟᱜᱼᱟ ᱡᱟᱦᱟᱸ ᱫᱚ ᱢᱟᱨᱟᱜ ᱯᱤᱧᱪᱟᱹᱨ ᱞᱤᱯᱩᱨ ᱠᱟᱜᱚᱨ ᱛᱟᱯᱚᱨᱮ ᱡᱟᱦᱟᱸ ᱫᱚ ᱛᱤᱨᱭᱳ ᱵᱟᱱᱟᱢ ᱦᱚᱸ ᱛᱟᱦᱮᱸ ᱠᱟᱱᱟ ᱵᱟᱱᱟᱢ ᱫᱚ ᱪᱟᱵᱟ ᱟᱠᱟᱱᱟ ᱦᱮᱸ ᱛᱟᱯᱚᱨᱮ ᱦᱮᱱᱟᱜᱼᱟ ᱵᱟᱱᱟᱢ ᱨᱮᱭᱟᱜ ᱥᱟᱯᱟᱵ ᱡᱮᱢᱚᱱ ᱥᱟᱵ ᱠᱟᱜ ᱵᱮᱱ ᱦᱟᱱᱟ ᱨᱚᱡᱚᱱ ᱴᱷᱮᱡ ᱠᱷᱚᱱ ᱮᱦᱚᱵ ᱠᱟᱛᱮ ᱥᱟᱫᱚᱢ ᱪᱟᱶᱟᱨ ᱠᱟᱯᱤᱞ ᱜᱟᱹᱭ ᱪᱟᱶᱟᱨ ᱱᱚᱝᱠᱟᱱᱟᱜ ᱡᱤᱱᱤᱥ ᱠᱚ ᱢᱮᱱᱟᱜ ᱟᱠᱟᱫᱼᱟ ᱟᱹᱰᱤ ᱟᱹᱰᱤ ᱥᱟᱨᱦᱟᱣ ᱱᱚᱜᱼᱚᱭ ᱱᱚᱰᱮ ᱛᱤᱨᱭᱳ ᱠᱚ ᱯᱷᱤᱨ ᱵᱟᱱᱟᱢ ᱠᱚ ᱟᱭᱢᱟ ᱠᱤᱪᱷᱩ ᱚᱱᱠᱟᱱᱟᱜ ᱟᱹᱠᱷᱨᱤᱧᱮᱫ ᱠᱟᱱ ᱛᱟᱵᱚᱱᱟ ᱥᱟᱫᱚᱢ ᱪᱟᱣᱟᱨ ᱠᱚ ᱛᱚ ᱯᱷᱤᱨ ᱱᱟᱛᱮ ᱵᱚᱱ ᱧᱮᱞᱟ ᱱᱚᱜᱼᱚᱭ ᱱᱚᱛᱮ ᱪᱮᱫ ᱠᱚ ᱢᱮᱱᱟᱜ ᱛᱟᱵᱚᱱᱟ ᱱᱚᱜᱼᱚᱭ ᱱᱚᱛᱮ ᱱᱚᱝᱠᱟ ᱞᱟᱭᱤᱴ ᱠᱚ ᱞᱟᱜᱟᱣ ᱠᱟᱜ ᱛᱟᱵᱚᱱᱟ ᱡᱚᱠᱷᱚᱱ ᱧᱤᱫᱟᱹ ᱥᱚᱢᱚᱭ ᱫᱚ ᱟᱹᱰᱤ ᱪᱮᱦᱨᱟ ᱧᱮᱞᱚᱜ ᱛᱟᱦᱮᱱᱟ ᱱᱚᱜᱼᱚᱭ ᱱᱚᱛᱮ ᱫᱚ ᱠᱤᱛᱟᱹᱵ ᱫᱚᱠᱟᱱ ᱢᱮᱱᱟᱜᱼᱟ ᱟᱨ ᱱᱚᱜᱼᱚᱭ ᱱᱚᱛᱮ ᱦᱚᱸ ᱠᱤᱪᱨᱤᱡ ᱫᱚᱠᱟᱱ ᱱᱩᱱᱟᱹᱜ ᱡᱟᱹᱥᱛᱤ ᱱᱤᱭᱟᱹ ᱱᱤᱭᱟᱹ ᱥᱟᱞ ᱫᱚ ᱡᱟᱦᱟᱸ ᱫᱚ ᱱᱤᱭᱟᱹ ᱢᱮᱞᱟ ᱢᱮᱱᱟᱜᱼᱟ ᱱᱤᱭᱟᱹ ᱢᱮᱫ ᱨᱮ ᱱᱩᱱᱟᱹᱜ ᱡᱟᱹᱥᱛᱤ ᱠᱤᱪᱨᱤᱡ ᱫᱚᱠᱟᱱ ᱠᱚ ᱟᱹᱜᱩ ᱠᱟᱜ ᱛᱟᱵᱚᱱᱟ ᱠᱤ ᱞᱟᱦᱟ ᱡᱟᱦᱟᱸ ᱢᱮᱞᱟ ᱦᱩᱭᱩᱜ ᱠᱟᱱ ᱛᱟᱦᱮᱱᱟ ᱞᱟᱦᱟ ᱡᱟᱦᱟᱸ ᱯᱨᱳᱜᱨᱟᱢ ᱦᱩᱭᱩᱜ ᱠᱟᱱ ᱛᱟᱦᱮᱱᱟ ᱩᱱ ᱥᱚᱢᱚᱭ ᱫᱚ ᱱᱩᱱᱟᱹᱜ ᱵᱷᱤᱲ ᱫᱚ ᱵᱟᱝ ᱛᱟᱦᱮᱱ ᱠᱟᱱ ᱛᱟᱦᱮᱱᱟ ᱛᱚ ᱛᱮᱦᱮᱧ ᱫᱚ ᱱᱩᱱᱟᱹᱜ ᱵᱷᱤᱲ ᱟᱹᱭᱠᱟᱹᱜ ᱠᱟᱱᱟ ᱡᱮ ᱟᱹᱰᱤ ᱡᱟᱹᱥᱛᱤ ᱵᱷᱤᱲ ᱟᱹᱭᱠᱟᱹᱜ ᱠᱟᱱᱟ ᱟᱨ ᱱᱩᱱᱟᱹᱜ ᱨᱟᱹᱥᱠᱟᱹ ᱟᱹᱭᱠᱟᱹᱜ ᱠᱟᱱᱟ ᱟᱹᱰᱤ ᱢᱚᱡᱽ ᱱᱚᱜᱼᱚᱭ ᱱᱤᱛᱚᱜ ᱫᱚ ᱵᱟᱦᱟ ᱠᱚ ᱡᱟᱦᱟᱸ ᱫᱚ ᱜᱚᱜᱚ ᱦᱚᱲ ᱠᱚ ᱞᱟᱜᱟᱣ ᱛᱟᱵᱚᱱ ᱛᱟᱦᱮᱱᱟ ᱩᱵ ᱠᱚᱨᱮ ᱥᱩᱫ ᱠᱚᱨᱮ ᱛᱚ ᱚᱱᱟ ᱠᱚᱜᱮ ᱱᱚᱰᱮ ᱫᱚᱠᱟᱱ ᱠᱟᱜ ᱛᱟᱵᱚᱱᱟ ᱯᱷᱤᱨ ᱱᱚᱜᱼᱚᱭ ᱱᱚᱰᱮ ᱫᱚ ᱢᱮᱱᱟᱜᱼᱟ ᱟᱸᱜᱼᱥᱟᱨ ᱨᱮᱭᱟᱜ ᱟᱸᱜ ᱠᱚ ᱥᱟᱨ ᱠᱚ ᱠᱟᱹᱯᱤ ᱛᱟᱞᱣᱟᱨᱤ ᱮᱢᱟᱱ ᱛᱮᱭᱟᱜ ᱟᱭᱢᱟ ᱠᱤᱪᱷᱩ ᱫᱚᱠᱟᱱ ᱠᱟᱫᱟᱭ ᱯᱷᱤᱨ ᱛᱚ ᱜᱟᱛᱮ ᱠᱚ ᱱᱚᱜᱼᱚᱭ ᱱᱚᱛᱮ ᱯᱮ ᱧᱮᱞᱮᱫ ᱠᱟᱱ ᱱᱤᱭᱟᱹ ᱫᱚ ᱯᱮᱭᱡᱚᱞ ᱡᱟᱦᱟᱸᱭ ᱫᱚ ᱪᱮᱛᱟᱱ ᱠᱷᱚᱱ ᱠᱚ ᱯᱷᱮᱰᱚᱜ ᱠᱟᱱᱟ ᱥᱮ ᱡᱟᱦᱟᱸᱭ ᱜᱮ ᱫᱟᱜ ᱠᱚᱨᱮᱱᱟᱜ ᱫᱚᱨᱠᱟᱨ ᱯᱟᱲᱟᱣ ᱟᱠᱚ ᱠᱟᱱᱟ ᱥᱮ ᱫᱟᱜ ᱠᱚ ᱛᱮᱛᱟᱝ ᱮᱫ ᱠᱚᱣᱟ ᱛᱚ ᱩᱱᱠᱩ ᱫᱚ ᱱᱚᱜᱼᱚᱭ ᱱᱚᱛᱮ ᱠᱚ ᱪᱟᱞᱟᱜ ᱠᱟᱱ ᱛᱟᱵᱚᱱᱟ ᱱᱤᱭᱟᱹᱴᱟᱜ ᱜᱟᱹᱞᱤ ᱨᱮ ᱯᱷᱤᱨ ᱱᱚᱜᱼᱚᱭ ᱱᱚᱛᱮ ᱫᱚ ᱡᱟᱦᱟᱸ ᱫᱚ ᱟᱵᱚ ᱟᱥᱨᱚᱢ ᱢᱮᱱᱟᱜᱼᱟ ᱛᱟᱦᱮᱱ ᱞᱟᱹᱜᱤᱫ ᱡᱟᱦᱟᱸᱭ ᱠᱚᱠᱚ ᱜᱤᱛᱤᱡ ᱞᱟᱹᱜᱤᱫ ᱨᱮᱥᱴ ᱞᱟᱹᱜᱤᱫ ᱚᱱᱟ ᱟᱥᱨᱚᱢ ᱢᱮᱱᱟᱜᱼᱟ ᱯᱷᱤᱨ ᱱᱚᱜᱼᱚᱭ ᱱᱚᱝᱠᱟ ᱛᱮᱫᱚ ᱫᱚᱠᱟᱱᱮ ᱞᱟᱜᱟᱣ ᱠᱟᱫᱟ ᱱᱤᱭᱟᱹ ᱫᱚ ᱵᱟᱱᱟᱢ ᱨᱮᱭᱟᱜ ᱯᱷᱤᱨ ᱱᱚᱜᱼᱚᱭ ᱱᱚᱛᱮ ᱫᱚ ᱠᱟᱹᱯᱤ ᱛᱟᱞᱣᱟᱨᱤ ᱚᱱᱛᱮ ᱫᱚ ᱟᱜᱼᱥᱟᱨ ᱢᱮᱱᱟᱜ ᱛᱟᱵᱚᱱᱟ ᱛᱚ ᱱᱩᱭ ᱜᱮᱵᱚᱱ ᱠᱩᱞᱤ ᱞᱟᱭᱜᱮ

ᱮᱜᱟᱨᱚ ᱥᱚ ᱴᱟᱠᱟ ᱢᱮᱱᱟᱜᱼᱟ ᱡᱚᱛᱚ ᱱᱚᱝᱠᱟ ᱜᱮ ᱢᱮᱱᱟᱜᱼᱟ ᱟᱞᱟᱜᱽ ᱟᱞᱟᱜᱽ ᱫᱟᱢ ᱫᱚ ᱢᱮᱱᱟᱜᱼᱟ ᱱᱚᱝᱠᱟ ᱜᱮ ᱛᱚ ᱴᱷᱤᱠ ᱜᱮᱭᱟ ᱱᱚᱜᱼᱚᱭ ᱱᱚᱝᱠᱟ ᱵᱚᱭᱦᱟᱭ ᱞᱟᱹᱭ ᱠᱮᱫ ᱛᱟᱵᱚᱱᱟ ᱟᱞᱟᱜᱽ ᱟᱞᱟᱜᱽ ᱫᱟᱢ ᱢᱮᱱᱟᱜᱼᱟ ᱛᱤᱱ ᱥᱚ ᱴᱟᱠᱟ ᱫᱩ ᱥᱚ ᱴᱟᱠᱟ ᱡᱟᱦᱟᱸ ᱡᱮᱢᱚᱱ ᱪᱮᱫ ᱞᱮᱠᱟᱱᱟᱜ ᱤᱪᱪᱷᱟᱭᱟᱢ ᱚᱱᱠᱟᱱᱟᱜ ᱱᱚᱰᱮᱢ ᱧᱟᱢᱟ ᱟᱨ ᱱᱚᱰᱮ ᱦᱚᱸ ᱚᱱᱟᱜᱮ ᱥᱮᱢ ᱟᱸᱜᱼᱥᱟᱨ ᱨᱮᱭᱟᱜ ᱜᱮ ᱠᱟᱹᱯᱤ ᱛᱟᱨᱣᱟᱲᱤ ᱠᱚᱨᱮᱱᱟᱜ ᱮ ᱫᱚᱠᱟᱱ ᱟᱠᱟᱫ ᱛᱟᱵᱚᱱᱟ ᱯᱷᱤᱨ ᱱᱚᱜᱼᱚᱭ ᱱᱚᱛᱮ ᱫᱚ ᱡᱟᱦᱟᱸ ᱫᱚ ᱧᱮᱞᱚᱜ ᱠᱟᱱᱟ ᱱᱚᱰᱮ ᱪᱟᱱᱟᱭ ᱟᱹᱠᱷᱨᱤᱧ ᱮᱫᱟ ᱪᱟᱱᱟ ᱚᱱᱟ ᱦᱚᱸ ᱞᱚᱦᱚᱫ ᱪᱟᱱᱟᱭ ᱟᱹᱠᱷᱨᱤᱧ ᱮᱫᱟ ᱡᱟᱦᱟᱸ ᱫᱚ ᱟᱹᱰᱤ ᱡᱟᱹᱥᱛᱤ ᱫᱟᱲᱮ ᱧᱟᱢᱚᱜ ᱛᱟᱦᱮᱱᱟ ᱞᱚᱦᱚᱫ ᱪᱟᱱᱟ ᱡᱚᱢ ᱞᱮᱠᱷᱟᱡ ᱫᱚ ᱯᱷᱤᱨ ᱱᱚᱜᱼᱚᱭ ᱱᱤᱛᱚᱜ ᱧᱮᱞᱚᱜᱚᱜ ᱠᱟᱱᱟ ᱱᱤᱭᱟᱹ ᱫᱚ ᱢᱮᱱ ᱜᱮᱴ ᱠᱟᱱ ᱛᱟᱵᱚᱱᱟ ᱡᱟᱦᱟᱸ ᱫᱚ ᱪᱮᱛᱟᱱ ᱥᱮᱫ ᱪᱟᱞᱟᱜ ᱞᱟᱹᱜᱤᱫ ᱪᱮᱛᱟᱱ ᱥᱮᱫ ᱠᱷᱚᱡ ᱱᱤᱛᱚᱜ ᱫᱚ ᱱᱩᱱᱟᱹᱜ ᱡᱟᱹᱥᱛᱤ ᱠᱚ ᱯᱷᱮᱰᱚᱜ ᱠᱟᱱ ᱛᱟᱵᱚᱱᱟ ᱱᱩᱱᱟᱹᱜ ᱡᱟᱹᱥᱛᱤ ᱠᱚ ᱯᱷᱮᱰᱚᱜ ᱠᱟᱱᱟ ᱠᱤ ᱟᱹᱰᱤ ᱡᱟᱹᱥᱛᱤ ᱢᱟᱱᱮ ᱦᱚᱞᱟ ᱫᱚ ᱱᱩᱱᱟᱹᱜ ᱵᱷᱤᱲ ᱫᱚ ᱵᱟᱝ ᱛᱟᱦᱮᱸ ᱠᱟᱱ ᱛᱟᱵᱚᱱᱟ ᱛᱚ ᱱᱤᱛᱚᱜ ᱫᱚ ᱯᱷᱤᱞᱦᱟᱞ ᱩᱱᱟᱹᱜ ᱢᱚᱡᱽ ᱵᱟᱝ ᱧᱮᱞᱚᱜ ᱠᱟᱱᱟ ᱟᱨ ᱱᱟᱭᱤᱴ ᱥᱚᱢᱚᱭ ᱫᱚ ᱟᱹᱰᱤ ᱢᱚᱡᱽ ᱧᱮᱞᱚᱜ ᱛᱟᱦᱮᱱᱟ ᱱᱚᱜᱼᱚᱭ ᱱᱤᱛᱚᱜ ᱫᱚ ᱞᱩᱛᱩᱨ ᱨᱮᱭᱟᱜ ᱡᱟᱦᱟᱸ ᱫᱚ ᱜᱚᱜᱚ ᱦᱚᱲ ᱠᱚᱣᱟᱜ ᱟᱹᱠᱷᱨᱤᱧ ᱫᱟᱭ ᱯᱷᱤᱨ ᱱᱚᱜᱼᱚᱭ ᱱᱤᱛᱚᱜ ᱫᱚ ᱪᱟᱥᱢᱟᱭ ᱟᱹᱠᱷᱨᱤᱧ ᱫᱟᱭ ᱤᱧ ᱫᱚ ᱚᱲᱟᱜ ᱛᱤᱧ ᱦᱩᱭᱩᱜ ᱠᱟᱱᱟ ᱪᱟᱠᱩᱞᱤᱭᱟ ᱯᱨᱚᱠᱷᱚᱸᱰ ᱡᱟᱢᱥᱮᱫᱽᱯᱩᱨ ᱦᱮᱸ ᱟᱫᱚ ᱱᱚᱣᱟ ᱜᱮ ᱟᱢ ᱫᱚᱢ ᱠᱟᱹᱢᱤ ᱵᱟᱲᱟᱭᱟ ᱦᱮᱸ ᱱᱤᱭᱟᱹ ᱠᱚᱜᱮ ᱵᱮᱱᱟᱣ ᱵᱟᱲᱟ ᱦᱩᱭᱩᱜ ᱠᱟᱱᱟ ᱡᱟᱛᱮ ᱟᱵᱚᱣᱟᱜ ᱡᱟᱹᱛᱤ ᱨᱮ ᱥᱟᱯᱟᱵ ᱡᱤᱭᱟᱹᱲ ᱛᱟᱦᱮᱱ ᱢᱟ ᱵᱟᱧᱪᱟᱣ ᱛᱟᱦᱮᱱ ᱢᱟ

เห็นไหม ᱢᱤᱫᱴᱮᱱ ᱵᱟᱢ ᱥᱮᱨᱮᱧ ᱛᱟᱵᱚᱱᱟ ᱥᱮᱨᱮᱧ ᱵᱚᱞᱮ ᱦᱩᱭ ᱥᱮᱨᱮᱧ ᱫᱟᱲᱮᱭᱟᱜᱼᱟ ᱟᱹᱰᱤᱧ ᱥᱮᱨᱮᱧ ᱟᱠᱟᱫᱼᱟ ᱛᱟᱦᱚᱞᱮ ᱛᱮᱜᱮ ᱱᱚᱜᱼᱚᱭ ᱯᱮ ᱧᱮᱞᱚᱜ ᱠᱟᱱ ᱛᱟᱵᱚᱱ ᱜᱮᱭᱟ ᱛᱤᱱᱟᱹᱜ ᱡᱟᱹᱥᱛᱤ ᱛᱮᱦᱮᱧ ᱠᱚ ᱯᱷᱮᱰᱚᱜ ᱠᱟᱱ ᱛᱟᱵᱚᱱᱟ ᱡᱟᱦᱟᱸ ᱫᱚ ᱚᱱᱟ ᱫᱚ ᱦᱟᱱᱟ ᱦᱟᱱᱛᱮ ᱨᱮ ᱛᱤᱸᱜᱩ ᱠᱟᱱ ᱛᱟᱵᱚᱱ ᱛᱟᱦᱮᱱᱟ ᱟᱨ ᱱᱤᱛᱚᱜ ᱫᱚ ᱛᱷᱚᱲᱟ ᱜᱟᱱ ᱡᱟᱥᱴ ᱵᱩᱨᱩ ᱠᱷᱚᱡ ᱪᱮᱛᱟᱱ ᱧᱚᱜ ᱨᱮ ᱢᱮᱱᱟᱜ ᱞᱤᱧᱟᱹ ᱚᱱᱟ ᱤᱭᱟᱹᱛᱮ ᱱᱚᱜᱼᱚᱭ ᱱᱚᱝᱠᱟ ᱟᱯᱮ ᱯᱮ ᱧᱮᱞ ᱫᱟᱲᱮᱭᱟᱜ ᱠᱟᱱᱟ ᱯᱩᱨᱟᱹ ᱡᱟᱹᱥᱛᱤ ᱛᱮᱦᱮᱧ ᱫᱚ ᱵᱷᱤᱲ ᱢᱮᱱᱟᱜᱼᱟ ᱟᱨ ᱛᱮᱦᱮᱧ ᱫᱚ ᱟᱵᱚᱣᱟᱜ ᱡᱟᱦᱟᱸ ᱫᱚ ᱱᱤᱭᱟᱹ ᱥᱚᱢᱢᱮᱞᱚᱱ ᱡᱟᱦᱟᱸ ᱛᱟᱦᱮᱸ ᱠᱟᱱ ᱛᱟᱵᱚᱱᱟ ᱯᱮ ᱫᱤᱱ ᱨᱮᱭᱟᱜ ᱛᱚ ᱯᱮ ᱫᱤᱱ ᱨᱮᱭᱟᱜ ᱛᱮᱦᱮᱧ ᱫᱚ ᱟᱱᱛᱤᱢ ᱫᱤᱱ ᱠᱟᱱᱟ ᱞᱟᱥᱴ ᱫᱤᱱ ᱠᱟᱱᱟ ᱛᱚ ᱚᱱᱟ ᱤᱭᱟᱹᱛᱮ ᱱᱚᱰᱮ ᱟᱨᱦᱚᱸ ᱟᱵᱚᱨᱮᱱ ᱜᱟᱹᱠᱷᱩᱲᱤᱭᱟᱹ ᱠᱚ ᱥᱮ ᱥᱚᱢᱟᱡᱽ ᱫᱨᱚᱫᱤᱭᱟᱹ ᱠᱚ ᱟᱭᱢᱟ ᱠᱤᱪᱷᱩ ᱚᱱᱠᱟᱱ ᱠᱚ ᱢᱮᱱᱟᱜ ᱠᱚᱛᱟ ᱵᱚᱱᱟ ᱯᱷᱤᱨ ᱟᱵᱚᱨᱮᱱ ᱡᱟᱦᱟᱸᱭ ᱫᱚ ᱥᱤᱨᱟᱹ ᱢᱚᱱᱛᱨᱤ ᱟᱵᱚ ᱡᱷᱟᱲᱠᱷᱚᱸᱰ ᱨᱮᱱ ᱠᱟᱱᱟᱭ ᱩᱱᱤ ᱦᱚᱸ ᱛᱮᱦᱮᱧ ᱱᱚᱰᱮ ᱢᱟᱨᱟᱝ ᱯᱮᱲᱟ ᱞᱮᱠᱟᱛᱮ ᱦᱤᱡᱩᱜ ᱛᱟᱵᱚᱱᱟ ᱛᱚ ᱚᱱᱟ ᱠᱚᱜᱮ ᱵᱚᱱ ᱫᱚᱥᱟᱨ ᱵᱷᱤᱰᱤᱭᱳ ᱨᱮᱵᱚᱱ ᱧᱮᱞᱟ ᱛᱚ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱮᱫᱟ ᱢᱟ ᱮᱱᱠᱷᱟᱱ ᱢᱩᱪᱟᱹᱫ ᱡᱚᱦᱟᱨ